ᱥᱟᱱᱛᱟᱲᱤ ᱥᱮ ᱦᱚᱲᱛᱮ ᱚᱞᱚᱜ ᱯᱟᱲᱦᱟᱜ ᱪᱮᱫ ᱨᱮᱱᱟᱜ ᱱᱤᱭᱟᱹ ᱠᱞᱟᱥ ᱨᱮ ᱡᱚᱛᱚ ᱜᱮ ᱡᱚᱦᱟᱨ ᱱᱤᱭᱟᱹ ᱠᱞᱟᱥ ᱨᱮᱫᱚ ᱥᱟᱱᱛᱟᱲᱤ ᱪᱤᱠᱤ ᱥᱮ ᱚᱞ ᱪᱤᱠᱤ ᱨᱮᱱᱟᱜ ᱜᱟᱹᱦᱞᱟᱹ ᱴᱩᱰᱟᱹᱜ ᱨᱮᱱᱟᱜ ᱵᱮᱵᱚᱦᱟᱨ ᱵᱚᱱ ᱪᱮᱫᱟ ᱜᱟᱹᱦᱞᱟᱹ ᱴᱩᱰᱟᱹᱜ ᱛᱮ ᱪᱮᱫ ᱞᱮᱠᱟ ᱟᱹᱲᱟᱹ ᱠᱚᱵᱚᱱ ᱛᱮᱭᱟᱨᱟ ᱚᱱᱟ ᱵᱚᱱ ᱧᱮᱞᱟ ᱱᱚᱰᱮ ᱜᱟᱹᱦᱞᱟᱹ ᱴᱩᱰᱟᱹᱜ ᱫᱚ ᱦᱩᱭᱩᱜ ᱠᱟᱱᱟ ᱡᱚᱠᱷᱚᱱ ᱜᱟᱹᱦᱤᱨᱟᱛᱮ ᱡᱟᱦᱟᱱᱟᱜ ᱪᱮᱫ

ᱟᱢ ᱟ ᱜᱟᱹᱦᱞᱟᱹ ᱴᱩᱰᱟᱹᱜ ᱩᱭ ᱛᱟᱦᱞᱮ ᱪᱮᱫ ᱠᱟᱱᱟ ᱢᱟᱹᱭ ᱩᱫ ᱟ ᱜᱟᱹᱦᱞᱟᱹ ᱴᱩᱰᱟᱹᱜ ᱚᱞ ᱛᱟᱦᱞᱮ ᱪᱮᱫ ᱠᱟᱱᱟ ᱫᱟᱹᱞ ᱚᱞ ᱟ ᱜᱟᱹᱦᱞᱟᱹ ᱴᱩᱰᱟᱹᱜ ᱟᱹᱣ ᱟᱠ ᱟ ᱛᱟᱦᱞᱮ ᱪᱮᱫ ᱠᱟᱱᱟ ᱞᱟᱹᱣᱠᱟᱹ ᱟᱹ ᱩᱪᱪᱟᱨᱚᱱᱚᱜ ᱥᱚᱢᱚᱭ ᱜᱮ ᱜᱟᱹᱦᱞᱟᱹ ᱴᱩᱰᱟᱹᱜ ᱵᱚᱱ ᱵᱮᱵᱚᱦᱟᱨᱫᱟ ᱮ ᱥᱟᱛᱮᱜ ᱦᱚᱲ ᱛᱮᱫᱚ ᱮᱠᱮᱱ ᱮ ᱨᱮᱱᱟᱜ ᱵᱮᱵᱚᱦᱟᱨ ᱜᱮ ᱰᱷᱮᱨ ᱢᱮᱱᱟᱜᱼᱟ ᱠᱤᱱᱛᱩ ᱵᱟᱝᱞᱟ ᱛᱮ ᱡᱚᱠᱷᱚᱱ ᱥᱮ ᱤᱝᱞᱤᱥ ᱛᱮ ᱥᱮ ᱮᱴᱟᱜ ᱯᱟᱹᱨᱥᱤ ᱨᱮᱱᱟᱜ ᱡᱚᱠᱷᱚᱱ ᱟᱭᱢᱟ ᱪᱤᱠᱤ ᱚᱞ ᱥᱚᱢᱚᱭ ᱮ ᱵᱟᱝ ᱩᱪᱪᱟᱨᱚᱱ ᱠᱟᱛᱮ ᱮ ᱩᱪᱪᱟᱨᱚᱱᱚᱜᱼᱟ ᱮ ᱡᱚᱠᱷᱚᱱ ᱵᱚᱱ ᱩᱪᱪᱟᱨᱚᱱᱟ ᱛᱚᱠᱷᱚᱱ ᱜᱮ ᱜᱟᱹᱦᱞᱟᱹ ᱴᱩᱰᱩ ᱵᱚᱱ ᱵᱮᱵᱚᱦᱟᱨᱟ ᱡᱮᱢᱚᱱ ᱱᱚᱰᱮ ᱟᱡ ᱮ ᱜᱟᱹᱦᱞᱟᱹ ᱴᱩᱰᱩ ᱚᱞ ᱛᱟᱦᱚᱞᱮ ᱡᱮᱞ ᱜᱟᱹᱦᱞᱟᱹ ᱴᱩᱰᱩ ᱵᱚᱱ ᱮᱢ ᱠᱷᱟᱡ ᱡᱮᱞ ᱦᱩᱭᱩᱜᱼᱟ ᱡᱮᱞ ᱵᱟᱝ ᱠᱟᱛᱮ